ᱵᱟᱹᱵᱩᱭᱟ ᱨᱟᱦᱩᱞ ᱫᱩᱥᱮ ᱩᱰᱩᱠᱚᱜ ᱢᱮ ᱚᱠᱚᱭᱴᱟᱜ ᱮ ᱦᱚᱦᱚᱭᱮᱫᱟ ᱪᱮᱫ ᱮᱢ ᱦᱚᱦᱚ ᱠᱟᱣᱫᱤᱧᱟ ᱵᱟ ᱚᱠᱚᱭᱴᱟᱜ ᱢᱮᱱᱟᱭᱟ ᱵᱟᱨᱦᱮ ᱨᱮ ᱫᱩᱥᱮ ᱧᱮᱞᱮ ᱢᱮ ᱦᱮᱸ ᱢᱟ ᱵᱟ ᱪᱟᱞᱟᱜ ᱠᱟᱹᱱᱟᱹᱧ ᱮᱭᱟ ᱦᱟᱲᱟᱢ ᱪᱮᱫ ᱮᱢ ᱠᱟᱞᱠᱟᱞᱟᱜ ᱠᱟᱱᱟ ᱮᱭᱟ ᱵᱟᱹᱵᱩ ᱠᱟᱡᱟᱠ ᱫᱟᱠᱟ ᱨᱮᱸᱜᱮᱡ ᱠᱟᱹᱫᱤᱧᱟ ᱢᱮᱱᱟᱜ ᱠᱷᱟᱡ ᱛᱷᱚᱲᱟ ᱜᱟᱱ ᱫᱟᱠᱟ ᱮᱢᱟᱹᱧ ᱢᱮᱥᱮ ᱮᱲ ᱦᱟᱲᱟᱢ ᱱᱚᱰᱮ ᱫᱟᱠᱟᱢ ᱠᱷᱚᱡᱚᱜ ᱠᱟᱱᱟ ᱱᱚᱣᱟ ᱫᱚ ᱪᱮᱫ ᱮᱢ ᱚᱱᱟᱛ ᱟᱥᱨᱚᱢᱮᱢ ᱧᱟᱢ ᱠᱟᱜᱼᱟ ᱥᱮ ᱪᱮᱫ ᱮᱭᱟ ᱵᱟᱹᱵᱩ ᱡᱟ ᱩᱰᱤᱡ ᱫᱟᱠᱟ ᱮᱢᱟᱹᱧ ᱢᱮ ᱤᱥᱥᱚᱨ ᱟᱢᱮ ᱵᱷᱚᱨ ᱟᱢᱟ ᱦᱮᱲ ᱦᱟᱲᱟᱢ ᱵᱮᱥ ᱵᱮᱥ ᱛᱮᱧ ᱢᱮᱛᱟᱢ ᱠᱟᱱᱟ ᱱᱚᱰᱮ ᱠᱷᱚᱡ ᱥᱟᱦᱟ ᱜᱚᱫᱚᱜ ᱢᱮ ᱟᱨ ᱵᱟᱝ ᱠᱷᱟᱡ ᱞᱟᱝ ᱰᱷᱮᱠᱞᱟᱣ ᱵᱷᱤᱸᱫᱟᱹᱲ ᱜᱚᱜ ᱠᱟᱢᱟ ᱢᱮᱱ ᱤᱧᱟᱹᱜ ᱢᱮᱫ ᱠᱷᱚᱡ ᱥᱟᱦᱟ ᱜᱚᱫᱚᱜ ᱢᱮ ᱚᱠᱚᱭᱮ ᱛᱟᱦᱮᱸ ᱠᱟᱱᱟᱭᱟ ᱵᱟᱹᱵᱩ ᱢᱤᱫᱴᱮᱡ ᱠᱚᱭ ᱡᱩᱜᱤ ᱦᱚᱲᱮ ᱛᱟᱦᱮᱸ ᱠᱟᱱᱟ ᱦᱮᱸ ᱠᱟᱹᱡ ᱟᱹᱲᱤᱥ ᱪᱟᱵᱟ ᱠᱟᱹᱫᱤᱧ ᱛᱟᱦᱮᱱᱟᱭ ᱞᱟᱸᱫᱟ ᱜᱤᱰᱤ ᱜᱚᱫ ᱠᱟᱫᱮᱭᱟ ᱱᱚᱣᱟ ᱫᱚ ᱪᱮᱫ ᱮᱢ ᱪᱤᱠᱟ ᱠᱮᱫᱟᱭᱟ ᱵᱟᱹᱵᱩ ᱛᱷᱚᱲᱟ ᱜᱟᱱ ᱡᱟᱦᱟᱱᱟᱜ ᱮᱢᱟᱭ ᱠᱷᱟᱡ ᱪᱮᱫ ᱪᱤᱠᱟ ᱠᱚᱜᱼᱟ ᱦᱮᱸ ᱤᱠᱟᱹ ᱠᱟᱹᱧ ᱢᱮ ᱵᱟᱵᱟ ᱟᱨ ᱫᱚᱲᱦᱟ ᱱᱚᱝᱠᱟ ᱵᱟᱹᱧ ᱪᱤᱠᱟᱭᱟ ᱮᱭᱟ ᱵᱮᱴᱟ ᱪᱮᱫ ᱫᱚᱦᱚ ᱠᱟᱜ ᱢᱮ ᱡᱟᱦᱟᱸᱭ ᱛᱤᱥ ᱨᱮ ᱡᱩᱫᱤ ᱟᱨᱦᱚᱸ ᱚᱱᱠᱟ ᱚᱠᱚᱭ ᱡᱩᱜᱤ ᱠᱚᱠᱚ ᱦᱤᱡᱩᱜᱼᱟ ᱡᱟᱜᱮ ᱢᱮᱱᱟᱜ ᱚᱱᱟᱜᱮ ᱮᱢᱟ ᱠᱚᱢ ᱛᱚᱵᱮ ᱪᱚᱴ ᱨᱮ ᱢᱮᱱᱟᱭ ᱢᱟᱹᱞᱤᱠ ᱫᱚ ᱟᱢᱮ ᱜᱚᱲᱚ ᱟᱨᱮ ᱵᱷᱚᱨ ᱟᱢᱟ ᱦᱟᱭ ᱜᱟᱛᱮ ᱠᱚ ᱱᱚᱣᱟ ᱵᱷᱤᱰᱤᱭᱳ ᱟᱯᱮ ᱪᱮᱫ ᱞᱮᱠᱟ ᱯᱮ ᱟᱹᱭᱠᱟᱹᱣ ᱠᱮᱫᱟ ᱡᱩᱫᱤ ᱟᱯᱮ ᱯᱮ ᱠᱩᱥᱤᱭᱟᱫᱟ ᱠᱷᱟᱡ ᱱᱚᱣᱟ ᱵᱷᱤᱰᱤᱭᱳ ᱞᱟᱭᱤᱠ ᱥᱮᱭᱟᱨ ᱟᱨ ᱱᱚᱣᱟ ᱪᱮᱱᱮᱞ ᱥᱟᱵᱥᱠᱨᱟᱭᱤᱵᱽ ᱯᱮ ᱢᱟ ᱡᱚᱛᱚ ᱠᱚ ᱡᱚᱦᱟᱨ